ᱥᱟᱱᱛᱟᱞᱤ ᱥᱮ ᱦᱚᱲᱛᱮ ᱚᱞᱚᱜ ᱯᱟᱲᱦᱟᱜ ᱪᱮᱫ ᱨᱮᱱᱟᱜ ᱱᱤᱭᱟᱹ ᱠᱞᱟᱥ ᱨᱮᱫᱚ ᱚᱦᱚᱫ ᱨᱮᱱᱟᱜ ᱵᱮᱵᱚᱦᱟᱨ ᱵᱚᱱ ᱪᱮᱫᱟ ᱚᱦᱚᱫ ᱫᱚ ᱟᱵᱚ ᱥᱟᱱᱛᱟᱞᱤ ᱪᱤᱠᱤ ᱞᱟᱹᱜᱤᱫ ᱫᱚ ᱟᱹᱰᱤ ᱡᱟᱹᱨᱩᱲᱟᱱ ᱟᱨ ᱟᱹᱰᱤ ᱱᱟᱯᱟᱭ ᱢᱤᱫᱴᱮᱡ ᱪᱤᱠᱤ ᱠᱟᱱᱟ ᱱᱤᱭᱟᱹ ᱪᱤᱠᱤ ᱠᱟᱨᱚᱱ ᱛᱮᱜᱮ ᱟᱵᱚᱣᱟᱜ ᱟᱭᱢᱟ ᱩᱪᱪᱟᱨᱚᱱ ᱟᱹᱰᱤ ᱥᱟᱯᱷᱟᱛᱮ ᱦᱩᱭᱩᱜᱼᱟ ᱦᱮᱸ ᱛᱚᱵᱮ ᱱᱤᱭᱟᱹ ᱪᱤᱠᱤ ᱪᱮᱫ ᱨᱮ ᱟᱭᱢᱟ ᱦᱚᱲ ᱜᱮ ᱟᱹᱰᱤ ᱟᱸᱴᱮ ᱮᱴᱠᱮᱴᱚᱬᱮ ᱠᱚ ᱵᱩᱡᱷᱟᱹᱣᱟ ᱟᱹᱰᱤ ᱠᱚᱴᱷᱤᱱ ᱧᱚᱜ ᱠᱚ ᱵᱩᱡᱷᱟᱹᱣᱟ ᱢᱮᱱᱠᱷᱟᱱ ᱤᱱᱟᱹᱜ ᱠᱚᱴᱷᱤᱱ ᱫᱚ ᱵᱟᱝ ᱠᱟᱱᱟ ᱛᱷᱚᱲᱟ ᱜᱟᱱ ᱵᱚᱱ ᱠᱷᱮᱭᱟᱞ ᱧᱚᱜ ᱞᱮᱠᱷᱟᱡ ᱜᱮ ᱛᱷᱚᱲᱟ ᱜᱟᱱ ᱢᱚᱱᱚᱡᱳᱜᱽ ᱛᱮᱵᱚᱱ ᱪᱮᱫ ᱨᱮᱱᱟᱜ ᱵᱚᱱ ᱠᱩᱨᱩᱢᱩᱴᱩ ᱞᱮᱠᱷᱟᱡ ᱜᱮ ᱱᱤᱭᱟᱹ ᱪᱤᱠᱤ ᱵᱚᱱ ᱪᱮᱫ ᱫᱟᱲᱮᱭᱟᱜᱼᱟ ᱚᱦᱚᱫ ᱚᱦᱚᱫ ᱫᱚ ᱡᱟᱯᱟᱜ ᱟᱲᱟᱝ ᱠᱟᱱᱟ

ᱚᱱᱟ ᱠᱮᱪᱮᱫ ᱟᱲᱟᱝ ᱪᱤᱠᱤ ᱚᱠᱟ ᱠᱚ ᱢᱮᱱᱟᱜ ᱚᱱᱟ ᱠᱚ ᱠᱮᱪᱮᱫ ᱪᱤᱠᱤ ᱥᱯᱚᱥᱴᱚᱭ ᱩᱪᱪᱟᱨᱚᱱ ᱦᱚᱪᱚᱭᱟ ᱚᱦᱚᱫ ᱢᱟᱱᱮ ᱪᱮᱫ ᱞᱮᱠᱟ ᱦᱩᱭᱩᱜ ᱠᱟᱱᱟ ᱚᱦᱚᱫ ᱚᱦᱚᱫ ᱢᱟᱵᱚᱱ ᱵᱟᱲᱟᱭ ᱡᱟᱦᱟᱱ ᱡᱤᱱᱤᱥ ᱡᱟᱦᱟᱸ ᱨᱮ ᱨᱟᱥᱟ ᱡᱩᱫᱤ ᱛᱟᱦᱮᱱ ᱠᱷᱟᱱ ᱚᱱᱟ ᱵᱚᱱ ᱚᱦᱚᱫ ᱩᱰᱩᱝᱟ ᱚᱱᱟ ᱨᱟᱥᱟ ᱥᱮ ᱨᱚᱰᱚᱡ ᱩᱰᱩᱝ ᱞᱮᱠᱟ ᱚᱱᱠᱟ ᱢᱤᱫᱴᱮᱡ ᱡᱤᱱᱤᱥ ᱵᱟᱝ ᱛᱟᱦᱮᱱᱟ ᱨᱚᱰᱚᱡ ᱢᱟ ᱯᱮᱴᱮᱨ ᱠᱟᱛᱮ ᱵᱚᱱ ᱨᱚᱰᱚᱡ ᱟᱨ ᱦᱚᱫ ᱫᱚ ᱪᱮᱫ ᱛᱤ ᱛᱮ ᱡᱟᱦᱟᱱᱟᱜ ᱵᱚᱱ ᱦᱚᱫᱟ ᱥᱮ ᱚᱱᱠᱟᱱᱟᱜ ᱡᱟᱦᱟᱱᱟᱜ ᱡᱤᱱᱤᱥ ᱛᱮᱵᱚᱱ ᱦᱚᱫ ᱯᱷᱮᱰᱟ ᱦᱚᱫ ᱯᱷᱮᱰ ᱠᱟᱛᱮ ᱚᱱᱟ ᱨᱮᱱᱟᱜ ᱨᱟᱥᱟ ᱵᱚᱱ ᱩᱰᱩᱝᱟ ᱛᱚ ᱚᱱᱠᱟ ᱜᱮ ᱚᱞ ᱪᱤᱠᱤ ᱨᱮᱦᱚᱸ ᱠᱮᱪᱮᱫ ᱟᱲᱟᱝ ᱠᱮᱪᱮᱫ ᱛᱟᱹᱯᱩ ᱟᱲᱟᱝ ᱡᱮᱜᱩᱞᱳ ᱪᱤᱠᱤ ᱢᱮᱱᱟᱜᱼᱟ ᱠᱮᱪᱮᱫ ᱛᱟᱹᱯᱩ ᱟᱲᱟᱝ ᱛᱟᱹᱯᱩ ᱟᱲᱟᱝ ᱢᱮᱱᱛᱮ ᱱᱚᱜᱼᱚ ᱱᱤᱭᱟᱹ ᱠᱚ ᱢᱮᱱᱟᱜᱼᱟ ᱚ ᱟᱡ ᱩᱫ ᱟᱨ ᱩᱵ ᱱᱤᱭᱟᱹ ᱠᱚᱫᱚ ᱛᱟᱹᱯᱩᱜ ᱛᱟᱹᱯᱩᱜ ᱠᱟᱱᱟ ᱱᱤᱭᱟᱹ ᱠᱚᱨᱮ ᱟᱵᱚᱣᱟᱜ ᱟᱲᱟᱝ ᱱᱤᱭᱟᱹ ᱡᱚᱠᱷᱚᱱᱮᱢ ᱩᱪᱪᱟᱨᱚᱱᱟ ᱟᱡ ᱢᱚᱛᱚᱡ ᱛᱚᱠᱷᱚᱱ ᱫᱚ ᱛᱟᱹᱯᱩᱜ ᱠᱚᱜᱼᱟ ᱢᱟᱱᱮ ᱡᱚᱛᱚ ᱦᱚᱭ ᱵᱟᱝ ᱩᱰᱩᱝ ᱪᱟᱵᱟᱜᱼᱟ ᱟᱫᱚ ᱡᱚᱠᱷᱚᱱ ᱱᱤᱭᱟᱹ ᱛᱟᱭᱚᱢ ᱨᱮᱜᱮ ᱥᱚᱨ ᱵᱚᱨᱱᱚ ᱠᱚ ᱵᱮᱵᱚᱦᱟᱨᱚᱜᱼᱟ ᱛᱚᱠᱷᱚᱱ ᱚᱱᱟ ᱠᱚᱫᱚ ᱥᱯᱚᱥᱴᱚ ᱵᱮᱵᱚᱦᱟᱨᱚᱜᱼᱟ ᱥᱯᱚᱥᱴᱚ ᱦᱩᱭᱩᱜᱼᱟ ᱢᱟᱱᱮ ᱚᱜ ᱫᱚ ᱛᱚᱠᱷᱚᱱ ᱜᱚ ᱞᱮᱠᱟᱭ ᱠᱟᱹᱢᱤᱭᱟ ᱟᱡ ᱫᱚ ᱛᱚᱠᱷᱚᱱ ᱵᱚᱨᱜᱤᱡᱡᱚ ᱞᱮᱠᱟᱭ ᱠᱟᱹᱢᱤᱭᱟ ᱟᱨ ᱩᱫ ᱫᱚ ᱡᱚᱠᱷᱚᱱ ᱫᱚ ᱞᱮᱠᱟᱭ ᱠᱟᱹᱢᱤᱭᱟ ᱩᱵ ᱫᱚ ᱵᱚ ᱞᱮᱠᱟᱭ ᱠᱟᱹᱢᱤᱭᱟ

ᱩ ᱚ ᱟᱨ ᱱᱚᱰᱮ ᱚᱦᱚᱫ ᱟᱨ ᱚᱞ ᱤ ᱛᱟᱦᱞᱮ ᱦᱩᱭᱩᱜ ᱠᱟᱱᱟ ᱩᱜᱽᱞᱤ ᱢᱟᱱᱮ ᱜᱚ ᱞᱮᱠᱟ ᱩᱪᱪᱟᱨᱚᱜ ᱠᱟᱱᱟ ᱦᱮᱸ ᱟᱨ ᱡᱩᱫᱤ ᱱᱤᱭᱟᱹ ᱚᱦᱚᱫ ᱵᱟᱵᱚᱱ ᱮᱢ ᱠᱷᱟᱱ ᱱᱤᱭᱟᱹ ᱪᱮᱫ ᱦᱩᱭᱩᱜᱼᱟ ᱩᱜᱽᱞᱤ ᱩᱜᱽᱞᱤ ᱦᱩᱭ ᱠᱚᱜᱼᱟ ᱦᱮᱸ ᱚᱦᱚᱫ ᱚᱦᱚᱫ ᱵᱚᱱ ᱮᱢ ᱠᱟᱜ ᱠᱟᱨᱚᱱ ᱛᱮ ᱱᱤᱭᱟᱹ ᱫᱚ ᱩᱜᱽᱞᱤ ᱛᱟᱨᱯᱚᱨ ᱱᱚᱰᱮ ᱪᱮᱫ ᱵᱚᱱ ᱧᱮᱞᱫᱟ ᱚᱞ ᱩ ᱞᱩ ᱚᱦᱚᱜ ᱚᱜ ᱚᱜ ᱛᱟᱨᱯᱚᱨ ᱚᱱᱟ ᱛᱟᱭᱚᱢ ᱨᱮ ᱚᱦᱚᱫ ᱢᱮᱱᱟᱜᱼᱟ ᱛᱟᱦᱚᱞᱮ ᱱᱤᱭᱟᱹ ᱫᱚ ᱪᱮᱫ ᱠᱟᱱᱟ ᱞᱩᱠ ᱟᱨ ᱮᱲ ᱤ ᱦᱤᱲᱤ ᱛᱟᱦᱚᱞᱮ ᱞᱩᱜᱽᱲᱤ ᱛᱟᱦᱚᱞᱮ ᱚᱱᱠᱟ ᱜᱮ ᱱᱤᱭᱟᱹ ᱡᱩᱫᱤ ᱚᱦᱚᱫ ᱵᱟᱵᱚᱱ ᱮᱢ ᱠᱷᱟᱱ ᱚᱸᱰᱮ ᱪᱮᱫ ᱦᱩᱭ ᱠᱚᱜᱼᱟ ᱞᱩᱜᱽᱲᱤ ᱦᱩᱭ ᱠᱚᱜᱼᱟ ᱚᱱᱟ ᱞᱩᱜᱽ ᱚᱜ ᱫᱚ ᱚᱜ ᱞᱮᱠᱟ ᱩᱪᱪᱟᱨᱚᱱ ᱠᱚᱜᱼᱟ ᱞᱩᱜᱽ ᱦᱮᱸ ᱟᱫᱚ ᱱᱚᱰᱮ ᱚᱦᱚᱫ ᱢᱮᱱᱟᱜ ᱠᱟᱨᱚᱱ ᱛᱮ ᱚᱱᱟ ᱫᱚ ᱜᱚᱞ ᱠᱟᱜ ᱩᱪᱟᱨᱚᱱ ᱨᱮᱱᱟᱜ ᱞᱩᱜᱽᱲᱤ ᱛᱟ ᱱᱚᱰᱮ ᱦᱚᱸ ᱵᱚᱱ ᱧᱮᱞᱟ ᱡᱮ ᱨᱮᱜᱽᱲᱟ ᱤᱨ ᱮ ᱚ ᱚᱦᱚᱫ ᱮᱲ ᱟ ᱨᱮᱜᱽᱲᱟ ᱱᱚᱰᱮ ᱪᱮᱫ ᱢᱮᱱᱟᱜᱼᱟ ᱮᱰ ᱟ ᱢᱩ ᱜᱷᱟᱹᱞᱟᱹ ᱴᱩᱰᱟᱹᱜ ᱢᱮᱱᱟᱜᱼᱟ ᱨᱟᱹ ᱱᱚᱰᱮ ᱚ ᱚᱦᱚᱫ ᱤᱨ ᱟ ᱛᱟᱦᱚᱞᱮ ᱪᱮᱫ ᱦᱩᱭᱱᱟ ᱱᱤᱛᱚᱜ ᱰᱟᱹᱝᱨᱟᱹ ᱱᱚᱰᱮ ᱵᱚᱱ ᱧᱮᱞᱟ ᱛᱟᱨᱯᱚᱨᱮ ᱟᱡ ᱥᱟᱛᱮ ᱵᱮᱵᱚᱦᱟᱨ ᱠᱟᱱᱟ ᱟᱡ ᱢᱟ ᱟᱡ ᱛᱟᱭᱚᱢ ᱨᱮ ᱡᱩᱫᱤ ᱥᱚᱨᱵᱚᱨᱱᱚ ᱛᱟᱦᱮᱱ ᱠᱷᱟᱡ ᱥᱮ ᱨᱟᱦᱟ ᱟᱲᱟᱝ ᱠᱚ ᱛᱟᱦᱮᱱ ᱠᱷᱟᱡ ᱛᱟᱦᱚᱞᱮ ᱵᱩᱨᱜᱤ ᱡᱚᱞ ᱠᱟᱡ ᱠᱟᱹᱢᱤᱭᱟ ᱟᱨ ᱟᱡ ᱡᱩᱫᱤ ᱟᱡ ᱢᱚᱛᱚᱭ ᱛᱟᱦᱮᱱ ᱠᱷᱟᱡ ᱛᱟᱦᱚᱞᱮ ᱚᱱᱟ ᱫᱚ ᱟᱡ ᱞᱮᱠᱟ ᱜᱮ ᱠᱟᱹᱢᱤᱭᱟ ᱟᱡ ᱚᱱᱮ ᱵᱚᱱ ᱢᱩᱪᱟᱹᱫ ᱨᱮ ᱦᱚᱭ ᱟᱴᱠᱟᱜ ᱠᱟᱱ ᱚᱱᱠᱟ ᱜᱮ ᱩᱪᱟᱨᱚᱱᱚᱜᱼᱟ ᱛᱟᱦᱚᱞᱮ ᱚᱦᱚᱫ ᱮᱢ ᱞᱮᱠᱷᱟᱡ ᱛᱷᱚᱲᱟ ᱜᱟᱱ ᱚᱱᱟ ᱦᱚᱭ ᱩᱰᱩᱝᱚᱜᱼᱟ ᱡᱮᱢᱚᱱ ᱪᱮᱫ ᱞᱮᱠᱟ ᱵᱚᱱ ᱧᱮᱞᱟ ᱱᱚᱰᱮ ᱟᱠ ᱟ ᱟᱠ ᱟᱛᱮ ᱠᱟ ᱤᱨ ᱟᱛᱮ ᱨᱟ ᱠᱟᱨᱟ ᱟᱡ ᱢᱩᱪᱟᱹᱫ ᱨᱮ ᱟᱡᱛᱮ ᱟᱡ ᱢᱚᱛᱚ ᱡᱩᱫᱤ ᱵᱚᱱ ᱫᱚᱦᱚ ᱞᱮᱠᱷᱟᱱ ᱱᱚᱰᱮ ᱛᱟᱦᱚᱞᱮ ᱠᱟᱨᱟᱡᱽ ᱠᱟᱨᱟᱡᱽ ᱠᱚᱜᱼᱟ ᱛᱚ ᱠᱟᱨᱟᱡᱽ ᱵᱟᱝ ᱠᱟᱛᱮ ᱠᱟᱨᱟᱡᱽ ᱡᱚ ᱵᱚᱱ ᱩᱪᱪᱟᱨᱚᱱ ᱦᱚᱪᱚᱭᱮᱫᱟ ᱠᱟᱨᱟᱡᱽ ᱛᱟᱦᱚᱞᱮ ᱚᱱᱟ ᱠᱟᱨᱚᱱ ᱛᱮ ᱚᱦᱚᱫ ᱵᱚᱱ ᱮᱢ ᱠᱟᱫᱟ ᱛᱟᱨᱯᱚᱨᱮ ᱱᱚᱰᱮ ᱵᱚᱱ ᱢᱮᱱᱫᱟ ᱨᱟᱯᱟ ᱪᱚᱞ ᱢᱮᱱᱟᱜᱼᱟ ᱤᱨ ᱟ ᱮᱯ ᱟ ᱟᱡ ᱚᱦᱚᱫ ᱚᱦᱚᱫ ᱵᱟᱵᱚᱱ ᱮᱢ ᱠᱷᱟᱱ ᱪᱮᱫ ᱦᱩᱭᱩᱜᱼᱟ ᱨᱟᱯᱟᱡ ᱢᱩᱪᱟᱹᱫ ᱨᱮ ᱵᱚᱨᱜᱤᱡᱽᱡᱚ ᱵᱟᱝ ᱩᱪᱟᱹᱨᱚᱱ ᱠᱚᱜᱼᱟ ᱜᱚᱴᱟ ᱯᱟᱲᱦᱟᱣ ᱛᱮ ᱵᱟᱝ ᱩᱪᱟᱹᱨᱚᱱ ᱠᱚᱜᱼᱟ ᱛᱟᱦᱞᱮ ᱚᱱᱟ ᱚᱦᱚᱫ ᱮᱢ ᱠᱟᱛᱮ ᱚᱱᱟ ᱫᱚ ᱨᱟᱯᱟᱡᱽ ᱡᱚ ᱩᱪᱟᱹᱨᱚᱱᱚᱜ ᱠᱟᱱᱟ ᱜᱚᱴᱟᱭ ᱚᱱᱟ ᱛᱟᱭᱚᱢ ᱱᱚᱰᱮ ᱵᱚᱱ ᱧᱮᱞᱟ ᱤᱨ ᱟ ᱛᱟᱦᱞᱮ ᱟᱛ ᱚᱦᱚᱫ ᱛᱟᱦᱞᱮ ᱱᱚᱰᱮ ᱫᱚ ᱦᱩᱭᱱᱟ ᱨᱟᱡᱽ ᱨᱟᱡᱽ ᱟᱨ ᱚᱦᱚᱫ ᱵᱟᱹᱦᱩ ᱮᱢ ᱞᱮᱠᱷᱟᱡ ᱨᱟᱡᱽ ᱢᱟᱱᱮ ᱨᱟᱡᱽ ᱡᱚ ᱜᱚᱴᱟ ᱜᱩᱴᱤ ᱵᱟᱝ ᱩᱪᱪᱟᱨᱚᱱ ᱠᱚᱜᱼᱟ ᱟᱵᱟᱨ ᱱᱚᱰᱮ ᱵᱚᱱ ᱢᱮᱱᱟᱜᱼᱟ ᱚᱡᱽᱨᱟ ᱚᱞ ᱢᱮᱱᱟᱜᱼᱟ ᱚ ᱢᱩᱸᱰ ᱩᱰᱟᱹ ᱟᱡ ᱚᱦᱚᱫ ᱤᱨ ᱟ ᱛᱟᱦᱞᱮ ᱚᱡᱽ ᱚᱡᱽᱨᱟ ᱵᱚᱨᱜᱤᱡ ᱡᱚ ᱜᱚᱴᱟ ᱜᱩᱴᱤ ᱩᱪᱪᱟᱨᱚᱱᱚᱜ ᱠᱟᱱᱟ ᱟᱵᱟᱨ ᱱᱚᱰᱮ ᱵᱚᱱ ᱧᱮᱞᱟ ᱩᱫ

ᱵᱟᱫ ᱩᱪᱪᱟᱨᱚᱱ ᱠᱚᱜᱼᱟ ᱱᱚᱰᱮ ᱫᱚ ᱵᱟᱫ ᱫᱚ ᱩᱪᱪᱟᱨᱚᱱ ᱦᱤᱡᱩᱜ ᱠᱟᱱᱟ ᱛᱟᱨ ᱱᱚᱰᱮ ᱦᱚᱸ ᱚ ᱤ ᱜᱤ ᱚ ᱛᱟᱭᱚᱢ ᱨᱮ ᱡᱚᱠᱷᱚᱱ ᱨᱟᱦᱟ ᱟᱲᱟᱝ ᱦᱤᱡᱩᱜ ᱠᱟᱱᱟ ᱛᱚᱠᱷᱚᱱ ᱫᱚ ᱜᱚ ᱞᱮᱠᱟᱜᱮ ᱱᱤᱭᱟᱹ ᱨᱮᱱᱟᱜ ᱵᱮᱵᱚᱦᱟᱨ ᱦᱩᱭᱩᱜ ᱠᱟᱱᱟ ᱟᱨ ᱨᱟᱦᱟ ᱟᱲᱟᱝ ᱫᱚ ᱨᱟᱦᱟ ᱟᱲᱟᱝ ᱞᱮᱠᱟᱜᱮ ᱵᱮᱵᱚᱦᱟᱨ ᱦᱩᱭᱩᱜ ᱠᱟᱱᱟ ᱛᱟᱦᱞᱮ ᱚ ᱤ ᱜᱤ ᱚᱱᱟ ᱩᱫ ᱚᱦᱚᱫ ᱛᱟᱦᱞᱮ ᱜᱤᱫ ᱜᱤᱫ ᱤᱨ ᱟ ᱜᱷᱟᱹᱞ ᱴᱩᱰᱟᱹᱜ ᱜᱤᱫᱽᱨᱟᱹ ᱜᱤᱫᱽ ᱨᱟᱹ ᱛᱚᱵᱮ ᱱᱚᱰᱮ ᱪᱮᱫ ᱢᱮᱱᱟᱜᱼᱟ ᱩᱵ ᱟ ᱩᱫ ᱚᱦᱚᱜ ᱮᱲ ᱟ ᱛᱟᱨ ᱪᱮᱫ

ᱚᱦᱚᱫ ᱵᱮᱵᱚᱦᱟᱨᱚᱜ ᱠᱟᱱᱟ ᱚᱱᱟ ᱛᱟᱭᱚᱢ ᱨᱮ ᱟᱨ ᱱᱚᱰᱮ ᱵᱚᱱ ᱩᱵ ᱵᱚᱱ ᱧᱮᱞᱟ ᱩᱵ ᱛᱟᱭᱚᱢ ᱨᱮᱦᱚᱸ ᱚᱦᱚᱫ ᱵᱮᱵᱚᱦᱟᱨ ᱠᱟᱱᱟ ᱡᱮ ᱱᱚᱰᱮ ᱪᱮᱫ ᱚᱱᱟ ᱡᱟᱵᱽᱨᱟ ᱡᱚᱵᱽᱨᱟ ᱡᱚᱵᱽᱨᱟ ᱚᱞ ᱢᱮᱱᱟᱜᱼᱟ ᱛᱟᱦᱞᱮ ᱟᱡ ᱚ

ᱟᱠ ᱟ ᱠᱟ ᱩᱵ ᱚᱦᱚᱵ ᱵᱚ ᱦᱩᱭᱱᱟ ᱚᱱᱟ ᱫᱚ ᱵᱚᱞ ᱜᱟᱡᱚᱱᱟ ᱛᱟᱦᱚᱞᱮ ᱠᱟᱵ ᱠᱟᱵ ᱤᱨ ᱟ ᱨᱟ ᱠᱟᱵᱨᱟ ᱚᱦᱚᱵ ᱵᱟᱝ ᱞᱮᱠᱷᱟᱡ ᱪᱮᱫ ᱦᱩᱭᱩᱜᱼᱟ ᱠᱟᱯ ᱨᱟ ᱚᱱᱟ ᱠᱟᱯ ᱚᱱᱟ ᱢᱩᱪᱟᱹᱫ ᱨᱮ ᱡᱮ ᱦᱚᱭ ᱟᱴᱠᱟᱜ ᱠᱟᱱ ᱚᱱᱟ ᱦᱚᱭ ᱵᱟᱝ ᱟᱴᱠᱟᱜᱼᱟ ᱚᱦᱚᱵ ᱵᱚᱱ ᱞᱟᱜᱟᱣ ᱞᱮᱠᱷᱟᱡ ᱠᱟᱵᱨᱟ ᱚᱠᱟ ᱠᱚᱵᱚᱱ ᱫᱤᱥᱟᱹ ᱫᱚᱦᱚ ᱠᱟᱜᱼᱟ ᱚᱠᱟ ᱠᱚ ᱛᱟᱹᱯᱩᱜ ᱠᱮᱪᱮᱫ ᱟᱲᱟᱝ ᱦᱮᱸ ᱢᱟᱱᱮ ᱚᱜ ᱟᱡ ᱩᱫ ᱚᱜ ᱱᱚᱣᱟ ᱠᱚ ᱢᱮᱛᱟᱜ ᱠᱟᱱᱟ ᱛᱟᱹᱯᱩᱜ ᱠᱮᱪᱮᱫ ᱟᱲᱟᱝ ᱱᱤᱭᱟᱹ ᱠᱚ ᱛᱟᱭᱚᱢ ᱨᱮᱜᱮ ᱡᱚᱠᱷᱚᱱ ᱳᱣᱟᱨᱰ ᱵᱚᱱ ᱵᱮᱱᱟᱣᱟ ᱛᱚᱠᱷᱚᱱ ᱡᱩᱫᱤ ᱤᱭᱟᱹ ᱵᱟᱝ ᱛᱟᱦᱮᱱ ᱠᱷᱟᱡ ᱨᱟᱦᱟ ᱟᱲᱟᱝ ᱠᱚ ᱵᱟᱝ ᱛᱟᱦᱮᱱ ᱠᱷᱟᱡ ᱥᱚᱨ ᱵᱚᱨᱱᱚ ᱠᱚ ᱵᱟᱝ ᱛᱟᱦᱮᱱ ᱠᱷᱟᱡ ᱛᱟᱦᱚᱞᱮ ᱫᱚ ᱚᱱᱟ ᱠᱚ ᱥᱯᱚᱥᱴᱚ ᱩᱪᱪᱟᱨᱚᱱ ᱦᱚᱪᱚᱭ ᱞᱟᱹᱜᱤᱫ ᱛᱮ ᱚᱦᱚᱫ ᱵᱚᱱ ᱵᱮᱵᱚᱦᱟᱨ ᱫᱟᱲᱮᱭᱟᱜᱼᱟ ᱯᱩᱥᱴᱟᱹᱣ ᱩᱪᱪᱟᱨᱚᱱ ᱞᱟᱹᱜᱤᱫ ᱛᱮ ᱚᱱᱠᱟ ᱵᱚᱱ ᱵᱮᱵᱚᱦᱟᱨ ᱫᱟᱲᱮᱭᱟᱜᱼᱟ ᱟᱥᱟᱜ ᱠᱟᱹᱱᱟᱹᱧ ᱡᱚᱛᱚ ᱦᱚᱲ ᱵᱚᱱ ᱵᱩᱡᱷᱟᱹᱣ ᱠᱟᱫᱟ ᱟᱯᱮ ᱦᱚᱸ ᱚᱞ ᱠᱟᱛᱮ ᱯᱮ ᱠᱩᱨᱩᱢᱩᱴᱩᱭ ᱛᱟᱵᱚᱱᱟ ᱛᱤᱦᱤᱧ ᱫᱚ ᱱᱤᱭᱟᱹᱴᱟᱜ ᱠᱞᱟᱥ ᱫᱚ ᱱᱤᱭᱟᱹ ᱫᱷᱟᱹᱵᱤᱡ ᱜᱮ ᱡᱚᱛᱚ ᱠᱚᱜᱮ ᱡᱚᱦᱟᱨ